ᱦᱟᱭ ᱜᱟᱛᱮ ᱠᱚ ᱤᱧ ᱡᱩᱫᱤ ᱟᱯᱮ ᱛᱮᱦᱮᱧᱤᱧ ᱢᱮᱛᱟ ᱯᱮᱭᱟ ᱢᱤᱫᱴᱮᱱ ᱩᱰᱟᱹᱣ ᱢᱤᱫᱴᱮᱱ ᱨᱟᱡᱽᱡᱚ ᱢᱮᱱᱟᱜᱼᱟ ᱢᱟᱱᱮ ᱩᱰᱟᱹᱣ ᱵᱟᱲᱟᱜᱼᱟ ᱥᱮᱨᱢᱟ ᱪᱮᱛᱟᱱ ᱛᱮ ᱢᱟᱱᱮ ᱫᱤᱯ ᱞᱮᱠᱟ ᱟᱨᱠᱤ ᱟᱯᱮ ᱯᱮ ᱵᱤᱥᱟᱹᱥᱚᱜᱼᱟ ᱦᱚᱭᱛᱳ ᱵᱟᱯᱮ ᱵᱤᱥᱟᱹᱥᱚᱜᱼᱟ ᱠᱤᱱᱛᱩ ᱜᱟᱛᱮ ᱠᱚ ᱥᱚᱛᱛᱤ ᱜᱮ ᱢᱤᱫᱴᱮᱱ ᱢᱮᱱᱟᱜᱼᱟ ᱜᱟᱛᱮ ᱠᱚ ᱱᱚᱣᱟ ᱫᱚ ᱵᱤᱜᱽᱜᱟᱱᱤᱠ ᱦᱚᱸ ᱵᱟᱠᱚ ᱵᱮᱱᱟᱣ ᱠᱟᱣᱫᱟ ᱟᱨ ᱠᱳᱱᱳ ᱟᱭ ᱯᱚᱫᱽᱫᱷᱚᱛᱤ ᱛᱮᱦᱚᱸ ᱵᱮᱱᱟᱣ ᱵᱟᱹᱱᱩᱜᱼᱟ ᱱᱚᱣᱟ ᱫᱚ ᱠᱨᱤᱛᱤᱢ ᱩᱯᱟᱹᱭ ᱛᱮᱜᱮ ᱵᱮᱱᱟᱣ ᱠᱟᱱᱟ ᱟᱢ ᱡᱩᱫᱤᱢ ᱢᱚᱱᱮᱭᱟ ᱧᱮᱞ ᱦᱚᱸᱢ ᱪᱟᱞᱟᱣ ᱫᱟᱲᱮᱭᱟᱜᱼᱟ ᱨᱚᱨᱟᱭᱢᱟ ᱰᱩᱝᱨᱤ ᱥᱚᱢᱵᱚᱱᱫᱷᱮ ᱛᱮᱦᱮᱧ ᱫᱚᱧ ᱞᱟᱹᱭ ᱟᱯᱮᱭᱟ ᱟᱸᱡᱚᱢ ᱯᱮ ᱜᱟᱛᱮ ᱠᱚ ᱨᱚᱨᱟᱭᱢᱟ ᱟᱥᱚᱞᱮ ᱢᱤᱫᱴᱮᱱ ᱯᱟᱦᱟᱲ ᱠᱟᱱᱟ ᱢᱤᱫᱴᱮᱱ ᱰᱩᱝᱨᱤ ᱠᱟᱱᱟ ᱟᱨᱠᱤ ᱰᱩᱝᱨᱤ ᱨᱮᱱᱟᱜ ᱯᱨᱟᱭ ᱵᱚᱭᱚᱥ ᱢᱟᱱᱮ ᱫᱩᱥᱚ ᱠᱳᱴᱤ ᱵᱚᱪᱷᱚᱨ ᱦᱩᱭᱩᱜᱼᱟ ᱱᱚᱣᱟ ᱨᱮᱱᱟᱜ ᱯᱞᱮᱴ ᱟᱹᱰᱤ ᱢᱟᱨᱮ ᱜᱮᱭᱟ ᱱᱚᱣᱟ ᱫᱚ ᱢᱟᱱᱮ ᱟᱹᱰᱤ ᱜᱚᱵᱷᱤᱨ ᱵᱤᱨ ᱞᱮᱠᱟ ᱦᱚᱸ ᱢᱚᱱᱮᱜᱼᱟ ᱢᱟᱱᱮ ᱟᱨ ᱱᱚᱣᱟ ᱫᱚ ᱥᱮᱨᱢᱟ ᱨᱮᱱᱟᱜ ᱨᱤᱢᱤᱞ ᱛᱮ ᱮᱥᱮᱫ ᱟᱠᱟᱱᱟ ᱯᱩᱨᱟᱹ ᱢᱮᱛᱟᱜᱼᱟ ᱛᱮᱯᱩᱭ ᱫᱷᱟᱹᱨᱛᱤ ᱯᱩᱨᱤ ᱟᱹᱰᱤ ᱢᱟᱨᱮ ᱵᱷᱟᱵᱽᱛᱮ ᱥᱨᱤᱥᱴᱤ ᱟᱠᱟᱱᱟ ᱢᱟᱱᱮ ᱟᱹᱰᱤ ᱨᱚᱨᱟᱭᱢᱟ ᱥᱨᱤᱥᱴᱤ ᱟᱠᱟᱱᱟ ᱜᱚᱱᱰᱚᱣᱟᱱᱟ ᱞᱮᱱ ᱠᱷᱚᱱᱟᱜ ᱵᱩᱡᱽ ᱠᱮᱫᱟ ᱯᱮ ᱜᱚᱱᱰᱚ ᱱᱟᱢᱚᱠ ᱢᱚᱦᱟᱫᱮᱥ ᱠᱷᱚᱱᱟᱜ ᱱᱚᱣᱟ ᱫᱚ ᱥᱨᱤᱥᱴᱤ ᱟᱠᱟᱱᱟ ᱵᱩᱡᱽ ᱠᱮᱫᱟ ᱯᱮ ᱜᱟᱛᱮ ᱠᱚ ᱢᱤᱫ ᱦᱟᱡᱟᱨ ᱵᱚᱪᱷᱚᱨ ᱨᱟᱹᱯᱩᱫ ᱠᱟᱛᱮᱫ ᱱᱚᱜᱼᱚ ᱱᱟ ᱤᱭᱟᱹ ᱢᱟᱱᱮ ᱫᱚᱠᱠᱷᱤᱱ ᱟᱢᱮᱨᱤᱠᱟ ᱥᱟᱛᱮ ᱟᱨᱦᱚᱸ ᱱᱚᱣᱟ ᱯᱞᱮᱴ ᱡᱳᱣᱛᱷᱚ ᱞᱮᱱᱟ ᱤᱦᱤᱱ ᱦᱚᱸ ᱱᱚᱣᱟ ᱯᱟᱦᱟᱲ ᱫᱚ ᱮᱠᱞᱟ ᱜᱮ ᱢᱮᱱᱟᱜᱼᱟ ᱢᱟᱱᱮ ᱟᱞᱟᱫᱟ ᱵᱷᱟᱵᱽ ᱵᱤᱜᱽᱜᱟᱱᱤᱠ ᱫᱚᱠᱚ ᱞᱟᱹᱭᱟ ᱟᱨ ᱢᱤᱫᱴᱮᱱ ᱯᱨᱤᱛᱷᱤᱵᱤ ᱠᱟᱱᱟ ᱱᱚᱰᱮᱢ ᱧᱮᱧᱟᱢᱟ ᱥᱟᱨᱟ ᱵᱚᱪᱷᱚᱨ ᱜᱮ ᱥᱚᱵᱩᱡᱽ ᱟᱨ ᱥᱚᱵᱩᱡᱽ ᱜᱮ ᱛᱟᱦᱮᱱᱟ ᱨᱮᱱ ᱯᱷᱚᱨᱮᱥᱴ ᱮᱢ ᱧᱟᱢᱟ ᱱᱚᱰᱮᱱᱟᱜ ᱫᱟᱨᱮ ᱟᱹᱥᱩᱞᱚᱜᱼᱟ ᱵᱤᱨᱟᱥᱤ ᱯᱷᱩᱴ ᱠᱷᱚᱱᱟᱜ ᱫᱩᱥᱚ ᱯᱷᱩᱴ ᱯᱚᱨᱡᱚᱱᱛᱚ ᱟᱹᱥᱩᱞᱚᱜᱼᱟ ᱱᱚᱰᱮᱱᱟᱜ ᱫᱟᱨᱮ ᱱᱚᱰᱮᱱᱟᱜ ᱫᱟᱨᱮ ᱨᱮᱱᱟᱜ ᱵᱟᱦᱟ ᱩᱱᱟᱹᱜ ᱡᱮ ᱢᱟᱨᱟᱝᱟ ᱢᱤᱫᱴᱟᱝ ᱫᱟᱨᱮ ᱥᱚᱢᱟᱱ ᱜᱮ ᱦᱩᱭᱩᱜᱼᱟ ᱱᱚᱰᱮ ᱟᱹᱰᱤ ᱚᱫᱽᱵᱷᱩᱛ ᱯᱨᱟᱱᱤ ᱠᱚ ᱯᱨᱟᱱᱤ ᱠᱚᱠᱚ ᱵᱟᱥᱟ ᱢᱟᱱᱮ ᱡᱤᱵᱽ ᱡᱚᱱᱛᱩ ᱠᱚᱠᱚ ᱵᱟᱥᱟ ᱚᱫᱽᱵᱷᱩᱛ ᱧᱮᱞᱛᱮ ᱵᱩᱨᱩ ᱨᱮ ᱟᱫᱚ ᱚᱠᱟ ᱨᱮᱦᱚᱸ ᱱᱩᱠᱩ ᱡᱤᱵᱽ ᱡᱚᱱᱛᱩ ᱫᱚ ᱵᱟᱠᱚ ᱧᱮᱞ ᱧᱟᱢᱚᱜᱼᱟ ᱨᱚᱨᱟᱭ ᱢᱮᱫ ᱨᱮᱫᱚ ᱠᱳᱱᱳ ᱱᱟᱹᱭ ᱜᱮ ᱵᱟᱹᱱᱩᱜᱼᱟ ᱵᱩᱡᱽ ᱠᱮᱫᱟ ᱯᱮ ᱯᱨᱚᱛᱤᱫᱤᱱ ᱜᱮ ᱫᱟᱜᱟᱭ ᱟᱨ ᱚᱱᱟ ᱫᱷᱤᱨᱤ ᱨᱮᱱᱟᱜ ᱤᱭᱟᱹ ᱢᱮᱱᱟᱜᱼᱟ ᱥᱮ ᱠᱷᱟᱸᱪ ᱚᱸᱰᱮ ᱛᱮ ᱫᱟᱜ ᱜᱩᱲᱜᱟᱹ ᱟᱬᱜᱚᱱᱟ ᱱᱚᱣᱟ ᱫᱷᱟᱹᱨᱛᱤ ᱯᱩᱨᱤ ᱠᱷᱚᱱᱟᱜ ᱟᱫ ᱮᱱᱟ ᱟᱨ ᱢᱤᱫᱴᱟᱝ ᱯᱨᱤᱛᱷᱤᱵᱤᱨ ᱢᱚᱱᱮ ᱦᱩᱭᱩᱜᱼᱟ ᱟᱨ ᱠᱟᱹᱦᱱᱤ ᱟᱨᱚ ᱵᱮᱥᱤᱜᱼᱟ ᱡᱚᱠᱷᱚᱱ ᱵᱚᱱ ᱵᱟᱲᱟᱭᱟ ᱢᱤᱫᱴᱮᱱ ᱛᱟᱦᱮᱸ ᱞᱮᱱᱟ ᱟᱰᱟᱞ ᱠᱚᱱᱟᱞ ᱵᱳᱭ ᱛᱟᱦᱮᱸ ᱞᱮᱱᱟ ᱟᱨᱠᱤ ᱫᱟ ᱫᱟ ᱞᱚᱥ ᱚᱣᱟᱨ ᱚᱱᱟ ᱢᱤᱫᱴᱮᱱ ᱵᱳᱭ ᱧᱩᱛᱩᱢ ᱛᱮ ᱛᱟᱦᱮᱸ ᱞᱮᱱᱟ ᱱᱚᱜᱼᱚ ᱱᱚᱣᱟ ᱵᱳᱭ ᱨᱮ ᱚᱱᱟ ᱥᱚᱢᱵᱚᱱᱫᱷᱮ ᱡᱷᱚᱛᱚ ᱚᱞ ᱢᱮᱱᱟᱜᱼᱟ ᱵᱩᱡᱽ ᱠᱮᱫᱟ ᱯᱮ ᱱᱚᱣᱟ ᱨᱮᱱᱟᱜ ᱠᱟᱹᱦᱱᱤ ᱡᱷᱚᱛᱚ ᱩᱞᱞᱮᱠᱷ ᱢᱮᱱᱟᱜᱼᱟ ᱵᱩᱡᱽ ᱠᱮᱫᱟ ᱯᱮ ᱚᱱᱟ ᱵᱳᱭ ᱨᱮ ᱡᱩᱫᱤ ᱯᱮ ᱯᱟᱲᱦᱟᱣ ᱠᱟᱛᱮ ᱯᱮ ᱧᱮᱞᱟ ᱟᱡᱚᱵ ᱡᱤᱵᱽ ᱡᱚᱱᱛᱨᱩ ᱠᱚᱠᱚ ᱵᱟᱥᱟ ᱥᱚᱥᱟᱨ ᱨᱮ ᱨᱚᱡᱟᱞ ᱚᱣᱟᱞᱤ ᱡᱟᱭᱜᱟ ᱨᱮ ᱥᱚᱱᱟ ᱨᱮᱱᱟᱜ ᱠᱷᱳᱡᱽ ᱠᱷᱟᱹᱛᱤᱨ ᱛᱮ ᱱᱚᱰᱮ ᱦᱮᱡ ᱞᱮᱱᱟᱭ ᱵᱩᱡᱽ ᱠᱮᱫᱟ ᱯᱮ ᱛᱮᱦᱮᱧ ᱱᱚᱣᱟ ᱠᱩᱠᱢᱩ ᱵᱟᱝ ᱥᱟᱹᱨᱤᱜ ᱛᱤᱧᱟᱹ ᱱᱚᱣᱟ ᱥᱚᱱᱟ ᱨᱮᱱᱟᱜ ᱠᱩᱠᱢᱩ ᱩᱱᱤᱜᱮ ᱟᱡ ᱯᱨᱚᱛᱷᱚᱢ ᱱᱚᱜᱼᱚ ᱱᱟ ᱰᱩᱝᱨᱤ ᱨᱮᱱᱟᱜ ᱵᱚᱨᱱᱚᱱᱟ ᱫᱚᱭ ᱮᱢ ᱞᱮᱫᱟ ᱛᱚ ᱪᱟᱞᱟᱣ ᱨᱮᱱᱟᱜ ᱠᱳᱱᱳ ᱥᱚᱢᱵᱷᱚᱵᱽ ᱜᱮ ᱵᱟᱹᱱᱩᱜᱼᱟ ᱡᱮᱦᱮᱛᱩ ᱵᱷᱟᱥᱢᱟᱱ ᱜᱮᱭᱟ ᱥᱮ ᱩᱰᱟᱹᱣ ᱵᱮᱲᱟᱜᱼᱟ ᱫᱷᱟᱹᱨᱛᱤ ᱯᱩᱨᱤ ᱨᱮᱱᱟᱜ ᱜᱚᱞᱯᱷᱚ ᱞᱮᱠᱟᱜᱮ ᱵᱚᱴᱷᱮ ᱨᱩᱯᱠᱚᱛᱷᱟ ᱨᱮᱱᱟᱜ ᱜᱚᱞᱯᱷᱚ ᱞᱮᱠᱟᱜᱮ ᱱᱚᱰᱮ ᱟᱹᱰᱤ ᱦᱚᱲᱟᱜ ᱜᱮ ᱪᱟᱞᱟᱣ ᱨᱮᱱᱟᱜ ᱤᱪᱪᱷᱟᱹ ᱢᱮᱱᱟᱜᱼᱟ ᱠᱤᱱᱛᱩ ᱵᱟᱠᱚ ᱪᱟᱞᱟᱣ ᱫᱟᱲᱮᱭᱟᱜᱼᱟ ᱪᱮᱫᱟᱜ ᱥᱮ ᱱᱚᱰᱮ ᱫᱚ ᱢᱟᱱᱮ ᱩᱰᱟᱹᱣ ᱵᱮᱲᱟᱜᱼᱟ ᱥᱮ ᱱᱚᱣᱟ ᱫᱤᱯ ᱫᱚ ᱠᱤᱱᱛᱩ ᱟᱹᱰᱤ ᱦᱚᱲ ᱜᱮᱠᱚ ᱪᱟᱞᱟᱜ ᱞᱟᱹᱜᱤᱫᱚᱜᱼᱟ ᱠᱤᱱᱛᱩ ᱵᱟᱠᱚ ᱥᱚᱯᱷᱚᱞ ᱫᱟᱲᱮᱭᱟᱜᱼᱟ ᱥᱮ ᱱᱚᱣᱟ ᱫᱚ ᱢᱤᱫᱴᱮᱱ ᱨᱚᱦᱚᱥᱚᱢᱚᱭ ᱞᱮᱠᱟᱜᱮ ᱡᱟᱭᱜᱟ ᱜᱮ ᱵᱚᱴᱷᱮ ᱚᱱᱠᱟ ᱵᱷᱟᱵᱽᱛᱮ ᱯᱚᱨᱤᱪᱤᱛᱚ ᱛᱚᱵᱮ ᱟᱹᱰᱤ ᱦᱚᱲ ᱠᱚ ᱵᱤᱥᱥᱟᱹᱥᱚᱜᱼᱟ ᱱᱚᱣᱟ ᱫᱤᱥᱚᱢ ᱨᱮ ᱯᱨᱚᱪᱩᱨ ᱱᱚᱣᱟ ᱫᱤᱯ ᱨᱮ ᱟᱹᱰᱤ ᱯᱨᱚᱪᱩᱨ ᱥᱚᱱᱟ ᱫᱚᱱᱟ ᱢᱮᱱᱟᱜᱼᱟ ᱠᱤᱱᱛᱩ ᱚᱠᱚᱭ ᱦᱚᱸ ᱵᱟᱠᱚ ᱪᱟᱞᱟᱣ ᱫᱟᱲᱮ ᱠᱟᱣᱫᱟ ᱱᱚᱣᱟ ᱫᱤᱯ ᱫᱚ ᱱᱚᱣᱟ ᱫᱚ ᱨᱚᱦᱚᱥᱚᱢᱚᱭ ᱞᱮᱠᱟᱜᱮ ᱵᱷᱟᱵᱽᱛᱮ ᱢᱮᱱᱟᱜᱼᱟ ᱜᱟᱛᱮ ᱠᱚ ᱱᱚᱣᱟ ᱥᱚᱢᱵᱚᱱᱫᱷᱮ ᱫᱚ ᱟᱯᱮ ᱫᱚ ᱱᱟᱱᱟ ᱨᱚᱠᱚᱢ ᱵᱳᱭ ᱠᱚᱨᱮ ᱦᱚᱸᱯᱮ ᱧᱟᱢ ᱫᱟᱲᱮᱭᱟᱜᱼᱟ ᱮᱞ ᱰᱳᱨᱟᱰᱳ ᱢᱤᱫᱴᱮᱱ ᱛᱤᱱᱟᱹᱜ ᱥᱚᱱᱟ ᱨᱮᱱᱟᱜ ᱠᱷᱩᱱᱤ ᱛᱟᱦᱮᱸ ᱞᱮᱱᱟ ᱡᱚᱛᱚ ᱠᱤᱪᱷᱩ ᱯᱮ ᱟᱸᱡᱚᱢ ᱫᱟᱲᱮᱭᱟᱜᱼᱟ ᱡᱩᱫᱤ ᱟᱨᱚ ᱡᱩᱫᱤ ᱵᱷᱟᱞᱮ ᱠᱚ ᱵᱟᱲᱟᱭ ᱥᱟᱱᱟᱭᱮᱫ ᱯᱮᱭᱟ ᱱᱚᱣᱟ ᱨᱮᱱᱟᱜ ᱵᱳᱭ ᱢᱮᱱᱟᱜᱼᱟ ᱟᱯᱮ ᱯᱟᱲᱦᱟᱣ ᱠᱟᱛᱮ ᱧᱮᱞ ᱯᱮ ᱱᱚᱣᱟ ᱮᱞ ᱰᱳᱨᱟᱰᱳ ᱢᱮᱱᱛᱮ ᱥᱚᱢᱵᱚᱱᱫᱷᱮ ᱡᱟᱭᱜᱟ ᱨᱮᱱᱟᱜ ᱧᱩᱛᱩᱢ ᱜᱟᱛᱮ ᱠᱚ ᱱᱚᱣᱟ ᱵᱷᱤᱰᱤᱭᱳ ᱫᱚ ᱱᱚᱰᱮ ᱜᱮ ᱛᱟᱦᱮᱸ ᱞᱮᱱᱟ ᱯᱞᱤᱡᱽ ᱞᱟᱭᱤᱠ ᱥᱮᱭᱟᱨ ᱠᱚᱢᱮᱱᱴ ᱫᱚ ᱟᱞᱚ ᱟᱨ ᱥᱟᱵᱥᱠᱨᱟᱭᱤᱵᱽ ᱫᱚ ᱟᱞᱚᱯᱮ ᱦᱤᱲᱤᱧᱟ ᱜᱟᱛᱮ ᱠᱚ ᱯᱞᱤᱡᱽ ᱜᱟᱛᱮ ᱠᱚ ᱥᱟᱵᱥᱠᱨᱟᱭᱤᱵᱽ ᱛᱤᱧ ᱯᱮ ᱟᱯᱮ ᱡᱩᱫᱤ ᱯᱮ ᱥᱟᱵᱥᱠᱨᱟᱭᱤᱵᱽ ᱜᱟᱛᱮ ᱠᱚ ᱵᱷᱤᱰᱤᱭᱳ ᱵᱮᱱᱟᱣ ᱨᱮᱱᱟᱜ ᱫᱟᱲᱮ ᱵᱮᱥᱤᱜᱼᱟ ᱜᱟᱛᱮ ᱠᱚ ᱵᱩᱡᱽ ᱠᱮᱫᱟ ᱯᱮ ᱟᱫᱚ ᱵᱮᱥᱤ ᱵᱟᱹᱧ ᱵᱚᱠᱟᱜ ᱠᱟᱱᱟ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ ᱵᱷᱟᱞᱮ ᱡᱩᱫᱤ ᱯᱮ ᱠᱩᱥᱤᱭᱟᱜ ᱠᱟᱱᱟ ᱞᱟᱭᱤᱠ ᱠᱚᱫᱚ ᱟᱞᱚᱯᱮ ᱦᱤᱲᱤᱧᱟ ᱜᱟᱛᱮ ᱠᱚ ᱴᱟᱴᱟ ᱵᱟᱭ ᱵᱟᱭ ᱤᱧ ᱯᱟᱦᱴᱟ ᱠᱷᱚᱱ ᱥᱟᱹᱜᱩᱱ ᱡᱚᱦᱟᱨ